ᱨᱩᱥᱤᱠᱟ ᱜᱟᱶᱛᱟ ᱯᱟᱛᱟ ᱢᱟᱰᱮᱨ ᱠᱟᱱ ᱛᱟᱞᱮ ᱟᱞᱮ ᱫᱚ ᱦᱩᱭᱩᱜ ᱠᱟᱱᱟᱞᱮ ᱵᱮᱝᱜᱚᱞ ᱫᱤᱥᱚᱢ ᱵᱮᱝᱜᱚᱞ ᱫᱤᱥᱚᱢ ᱠᱷᱚᱱᱟᱜ ᱞᱮ ᱦᱮᱡ ᱠᱟᱱᱟ ᱵᱮᱞᱯᱟᱦᱟᱲᱤ ᱡᱟᱯᱟ ᱚᱫᱚᱞ ᱪᱩᱣᱟᱹ ᱟᱪᱪᱷᱟ ᱤᱭᱟᱹ ᱛᱟᱞᱮ ᱢᱟᱱᱮ ᱥᱤᱞᱫᱟᱹ ᱢᱩᱞᱩᱠ ᱥᱤᱞᱫᱟᱹ ᱢᱩᱞᱩᱠ ᱥᱤᱞᱫᱟᱹ ᱢᱩᱞᱩᱠ ᱛᱚ ᱱᱚᱜᱼᱚᱭ ᱱᱚᱰᱮ ᱱᱟᱦᱟᱜ ᱡᱟᱦᱟᱸ ᱩᱥᱟᱹᱫ ᱨᱟᱲᱮ ᱴᱟᱣᱟᱨ ᱯᱟᱛᱟ ᱜᱚᱱᱰᱟᱱᱟᱴᱟ ᱟᱛᱳ ᱨᱮ ᱡᱟᱦᱟᱸ ᱠᱚ ᱥᱟᱯᱲᱟᱣ ᱟᱠᱟᱫᱼᱟ ᱛᱚ ᱱᱚᱰᱮ ᱱᱟᱜ ᱦᱮᱡ ᱥᱮᱴᱮᱨ ᱦᱩᱭ ᱟᱠᱟᱱᱟ ᱟᱨ ᱱᱚᱰᱮ ᱡᱟᱦᱟᱸᱭ ᱯᱟᱛᱟ ᱢᱟᱰᱮᱨ ᱠᱚ ᱦᱮᱡ ᱥᱮᱴᱮᱨ ᱟᱠᱟᱱᱟ ᱛᱚ ᱩᱱᱠᱩ ᱯᱟᱛᱟ ᱢᱟᱰᱮᱨ ᱨᱤᱱᱤᱡ ᱢᱤᱫᱴᱮᱱ ᱜᱚᱢᱠᱮ ᱥᱟᱞᱟᱜ ᱧᱟᱯᱟᱢ ᱦᱩᱭ ᱟᱠᱟᱱᱟ ᱟᱨ ᱩᱱᱤ ᱜᱮ ᱱᱟᱜ ᱟᱠᱚ ᱩᱯᱨᱩᱢ ᱵᱚᱱ ᱠᱩᱞᱤ ᱠᱮᱫᱮᱭᱟ ᱟᱫᱚ ᱟᱹᱰᱤ ᱱᱟᱯᱟᱭ ᱞᱟᱹᱭᱟᱫ ᱵᱚᱱᱟᱭ ᱦᱮᱸᱥᱮ ᱛᱚ ᱟᱨ ᱢᱤᱫᱴᱮᱱ ᱠᱩᱠᱞᱤ ᱟᱵᱚᱱ ᱱᱩᱭ ᱴᱷᱮᱱ ᱛᱚ ᱜᱚᱢᱠᱮ ᱠᱩᱠᱞᱤ ᱛᱟᱦᱮᱱ ᱠᱟᱱᱟ ᱢᱤᱫᱴᱮᱱ ᱱᱚᱣᱟ ᱯᱟᱛᱟ ᱮᱱᱮᱡ ᱛᱮ ᱟᱵᱚ ᱥᱟᱱᱛᱟᱲ ᱠᱚ ᱩᱯᱨᱩᱢ ᱛᱟᱦᱮᱱ ᱠᱟᱱᱟ ᱥᱮ ᱵᱟᱝ ᱦᱳᱭ ᱜᱚᱢᱠᱮ ᱟᱫᱚ ᱩᱯᱨᱩᱢ ᱫᱚ ᱱᱚᱝᱠᱟ ᱠᱟᱱ ᱛᱟᱵᱚᱱᱟ ᱟᱵᱚ ᱠᱷᱮᱨᱣᱟᱞ ᱥᱟᱶᱛᱟ ᱥᱟᱱᱛᱟᱲᱟᱜ ᱫᱚ ᱢᱟᱱᱮ ᱛᱩᱢᱫᱟᱜ ᱴᱟᱢᱟᱠ ᱟᱸᱜᱼᱥᱟᱨ ᱠᱟᱹᱯᱤ ᱱᱚᱜᱼᱚ ᱱᱚᱣᱟ ᱠᱚᱫᱚ ᱟᱵᱚ ᱥᱟᱶᱛᱟ ᱨᱮ ᱡᱮᱦᱮᱛᱩ ᱥᱮ ᱵᱚᱸᱜᱟ ᱨᱮ ᱵᱩᱨᱩ ᱨᱮ ᱢᱟᱱᱮ ᱥᱟᱢᱟᱡᱤᱠ ᱠᱟᱹᱢᱤ ᱨᱮ ᱥᱚᱵ ᱫᱤᱱ ᱜᱮ ᱞᱟᱜᱟᱜ ᱞᱟᱲᱟᱜ ᱡᱤᱱᱤᱥ ᱠᱟᱱ ᱛᱟᱵᱚᱱᱟ ᱚᱱᱠᱟ ᱞᱮᱠᱟ ᱛᱮᱜᱮ ᱟᱞᱮ ᱫᱚ ᱱᱟᱜ ᱛᱮᱦᱮᱧ ᱴᱟᱢᱟᱠ ᱛᱩᱢᱫᱟᱜ ᱤᱫᱤ ᱠᱟᱛᱮ ᱜᱮ ᱟᱵᱚ ᱠᱷᱮᱨᱣᱟᱞ ᱦᱚᱯᱚᱱ ᱫᱚ ᱟᱞᱮ ᱫᱚ ᱡᱩᱢᱤᱫ ᱨᱮ ᱢᱮᱱᱟᱜ ᱞᱮᱭᱟ ᱱᱚᱝᱠᱟ ᱤᱫᱤ ᱠᱟᱛᱮ ᱜᱮ ᱡᱚᱛᱚᱣᱟᱜ ᱜᱮ ᱟᱞᱮ ᱫᱚ ᱥᱟᱯᱲᱟᱣ ᱫᱚ ᱢᱮᱱᱟᱜ ᱛᱟᱞᱮᱭᱟ ᱢᱟᱱᱮ ᱟᱵᱚᱣᱟᱜ ᱥᱟᱢᱟᱡᱤᱠ ᱤᱫᱤ ᱠᱟᱛᱮ

ᱡᱟᱦᱟᱸ ᱫᱚ ᱦᱟᱸᱜ ᱱᱤᱢ ᱰᱷᱤᱭᱟᱹ ᱟᱨ ᱱᱚᱣᱟ ᱫᱚ ᱛᱮᱥᱟᱨ ᱨᱮᱞᱮ ᱯᱟᱲᱟᱣ ᱟᱠᱟᱱᱟ ᱱᱚᱰᱮ ᱛᱮᱦᱮᱧ ᱫᱚ ᱡᱮ ᱜᱚᱱᱰᱟ ᱱᱟᱠᱟ ᱥᱮ ᱪᱮᱫ ᱠᱚ ᱞᱟᱹᱭ ᱛᱟᱵᱚᱱᱟ ᱟᱪᱪᱷᱟ ᱱᱚᱰᱮ ᱦᱮᱡ ᱠᱟᱛᱮ ᱟᱹᱵᱤᱱ ᱛᱤᱱᱟᱹᱜ ᱨᱟᱹᱥᱠᱟᱹ ᱵᱤᱱ ᱵᱩᱡᱷᱟᱹᱣᱮᱫᱼᱟ ᱯᱟᱛᱟ ᱢᱟᱴᱟ ᱟᱹᱰᱤ ᱦᱮᱡ ᱠᱟᱛᱮ ᱟᱞᱮ ᱢᱟᱛᱚ ᱨᱟᱹᱥᱠᱟᱹ ᱥᱟᱞᱟᱜ ᱜᱮᱞᱮ ᱦᱮᱡ ᱟᱠᱟᱱᱟ ᱮᱱᱠᱷᱟᱱ ᱟᱞᱮ ᱫᱚ ᱫᱤᱥᱚᱢ ᱦᱚᱲ ᱞᱮ ᱨᱟᱹᱥᱠᱟᱹ ᱦᱚᱪᱚ ᱫᱟᱲᱮᱭᱟᱠᱚ ᱠᱟᱱᱟ ᱥᱮ ᱵᱟᱝ ᱚᱱᱟᱜᱮ ᱥᱟᱱᱟᱢ ᱟᱯᱮ ᱵᱚᱭᱦᱟ ᱠᱚᱴᱷᱮᱱ ᱜᱮᱞᱮ ᱠᱷᱚᱡᱚᱜ ᱠᱟᱱᱟ ᱨᱟᱹᱥᱠᱟᱹ ᱞᱮ ᱮᱢ ᱫᱟᱲᱮᱭᱟᱯᱮ ᱠᱟᱱᱟ ᱥᱮ ᱵᱟᱝ